ᱥᱟᱞᱠᱷᱟᱱ ᱜᱚᱢᱠᱮ ᱨᱮᱱ ᱥᱮᱛᱟ ᱠᱚᱣᱟᱜ ᱵᱩᱫᱷᱤ ᱵᱷᱚᱫᱨᱚᱜ ᱟᱠᱟᱱᱟ ᱟᱨ ᱥᱟᱞᱠᱷᱟᱱ ᱨᱮᱱ ᱨᱟᱹᱥᱭᱟᱹ ᱠᱚ ᱡᱟᱦᱟᱸ ᱠᱟᱛᱷᱟ ᱠᱚ ᱵᱮᱱᱟᱣ ᱞᱮᱫ ᱢᱮᱱᱠᱷᱟᱱ ᱚᱱᱟ ᱯᱟᱹᱦᱩᱲ ᱟᱠᱟᱱᱟ ᱡᱚᱦᱟᱨ ᱤᱧ ᱵᱤᱠᱨᱚᱢ ᱟᱯᱮ ᱯᱮ ᱧᱮᱞ ᱫᱟᱲᱮᱭᱟᱜ ᱠᱟᱱᱟ ᱵᱤᱴᱤ ᱰᱤᱡᱤᱴᱟᱞ ᱫᱤᱥᱚᱢ ᱛᱮᱦᱮᱧ ᱱᱚᱜᱼᱚᱭ ᱫᱩᱨᱠᱩᱴᱤᱭᱟᱜ ᱠᱟᱛᱷᱟ ᱜᱮ ᱢᱮᱱᱫᱚ ᱳᱰᱤᱥᱟ ᱯᱚᱱᱚᱛ ᱢᱚᱭᱩᱨᱵᱷᱚᱸᱡᱽ ᱦᱚᱱᱚᱛ ᱢᱮᱱ ᱫᱚ ᱫᱩᱨᱠᱩᱴᱤᱭᱟᱹ ᱟᱹᱛᱩ ᱨᱮᱭᱟᱜ ᱠᱟᱛᱷᱟ ᱛᱮ ᱥᱳᱥᱟᱞ ᱢᱤᱰᱤᱭᱟ ᱨᱮ ᱜᱷᱟᱱᱮ ᱜᱷᱟᱱᱮ ᱜᱩᱨᱞᱟᱹ ᱟᱹᱪᱩᱨᱚᱜ ᱠᱟᱱᱟ ᱢᱮᱱᱠᱷᱟᱱ ᱛᱮᱦᱮᱧ ᱱᱚᱣᱟ ᱪᱚᱨᱪᱟ ᱨᱮᱭᱟᱜ ᱠᱟᱛᱷᱟ ᱫᱚ ᱛᱮᱦᱮᱧ ᱥᱩᱱᱫᱚᱨ ᱜᱚᱢᱠᱮ ᱡᱟᱦᱟᱸ ᱢᱟᱹᱡᱷᱤ ᱟᱹᱨᱤ ᱟᱨ ᱵᱟᱠᱷᱟᱱ ᱢᱟᱹᱡᱷᱤ ᱵᱮᱵᱚᱥᱛᱷᱟ ᱛᱮᱦᱮᱧ ᱛᱟᱦᱮᱸ ᱠᱟᱱ ᱚᱱᱟ ᱠᱟᱛᱷᱟ ᱵᱟᱝ ᱫᱚᱦᱚ ᱠᱟᱛᱮ ᱛᱮᱦᱮᱧ ᱥᱟᱞᱠᱷᱟᱱ ᱠᱚᱣᱟᱜ ᱡᱟᱦᱟᱸ ᱛᱤᱱᱟᱹᱜ ᱠᱟᱹᱢᱤ ᱦᱚᱨᱟ ᱢᱮᱱᱟᱜ ᱢᱮᱱᱠᱷᱟᱱ ᱚᱱᱟ ᱰᱟᱦᱟᱨ ᱛᱮᱜᱮ ᱜᱚᱭᱚᱱᱚᱜ ᱠᱟᱱᱟ ᱱᱚᱜᱼᱚᱭ ᱦᱟᱹᱞᱤ ᱜᱮᱵᱚᱱ ᱧᱮᱞᱮᱫ ᱛᱟᱦᱮᱸᱫ ᱡᱟᱦᱟᱸ ᱛᱤᱱᱟᱹᱜ ᱢᱟᱹᱡᱷᱤ ᱯᱟᱨᱟᱱᱤᱠ ᱟᱨ ᱵᱟᱠᱷᱟᱱ ᱫᱚ ᱢᱟᱹᱡᱷᱤ ᱵᱮᱵᱚᱥᱛᱟ ᱨᱮ ᱥᱟᱱᱛᱤ ᱯᱩᱨᱱᱚ ᱵᱷᱟᱵᱽ ᱨᱮ ᱵᱟᱞᱮᱥᱚᱨ ᱯᱟᱨᱜᱟᱱᱟ ᱟᱨ ᱮᱢᱟᱱ ᱥᱚᱝᱜᱚᱴᱷᱚᱱ ᱟᱥᱮᱠᱟ ᱠᱚ ᱥᱮᱴᱮᱨ ᱠᱟᱛᱮ ᱚᱸᱰᱮ ᱢᱤᱫᱴᱤᱡ ᱥᱟᱱᱛᱤ ᱯᱩᱨᱱᱚ ᱵᱷᱟᱵᱽ ᱨᱮ ᱢᱤᱫᱴᱟᱝ ᱜᱟᱞᱚᱪ ᱠᱚ ᱫᱚᱦᱚ ᱞᱟᱜᱼᱟ ᱢᱮᱱᱠᱷᱟᱱ ᱟᱹᱰᱤ ᱜᱟᱱ ᱯᱟᱨᱜᱟᱱᱟ ᱵᱟᱵᱟ ᱠᱚ ᱟᱡ ᱴᱷᱮᱱ ᱠᱚ ᱪᱟᱞᱟᱣ ᱞᱮᱱᱟ ᱦᱚᱦᱚ ᱢᱮᱱᱠᱷᱟᱱ ᱚᱱᱟ ᱫᱩᱲᱩᱵ ᱴᱷᱟᱶ ᱛᱮ ᱵᱟᱭ ᱥᱮᱴᱮᱨ ᱞᱮᱱᱟ ᱢᱮᱱᱠᱷᱟᱱ ᱥᱩᱱᱫᱚᱨ ᱜᱚᱢᱠᱮ ᱢᱤᱫᱴᱟᱝ ᱜᱮᱛᱟᱭ ᱡᱤᱫᱤ ᱡᱮ ᱤᱧ ᱚᱱᱟ ᱫᱩᱲᱩᱵ ᱴᱷᱟᱶ ᱛᱮ ᱵᱟᱹᱧ ᱪᱟᱞᱟᱜᱼᱟ ᱤᱧ ᱫᱚ ᱵᱮᱨᱮᱞ ᱫᱟᱜ ᱛᱤᱧ ᱵᱷᱟᱸᱰᱟᱱᱚᱜᱼᱟ ᱟᱨ ᱤᱧ ᱫᱚ ᱠᱩᱴ ᱠᱩᱪᱨᱤ ᱜᱮᱛᱤᱧ ᱟᱥᱨᱟ ᱫᱚ ᱛᱮᱦᱮᱧ ᱱᱚᱝᱠᱟᱱᱟᱜ ᱠᱟᱹᱢᱤ ᱦᱚᱨᱟ ᱧᱮᱞ ᱟᱠᱟᱱᱟ ᱡᱟᱦᱟᱸ ᱛᱤᱱᱟᱹᱜ ᱥᱟᱞᱠᱷᱟᱱ ᱨᱤᱱ ᱡᱟᱦᱟᱸ ᱛᱤᱱᱟᱹᱜ ᱱᱟᱦᱟᱜ ᱩᱱᱠᱩ ᱟᱹᱥᱩᱞ ᱥᱮᱛᱟ ᱩᱱᱠᱩᱣᱟᱜ ᱵᱩᱫᱷᱤ ᱵᱷᱚᱫᱨᱚ ᱠᱟᱱᱟ ᱢᱮᱱᱫᱚ ᱟᱠᱚᱣᱟᱜ ᱡᱟᱦᱟᱸ ᱛᱤᱱᱟᱹᱜ ᱠᱟᱛᱷᱟ ᱠᱚ ᱜᱟᱵᱟᱱ ᱞᱮᱫ ᱢᱮᱱᱠᱷᱟᱱ ᱚᱱᱟ ᱜᱟᱵᱟᱱ ᱠᱟᱛᱷᱟ ᱵᱷᱟᱹᱜᱩᱲ ᱟᱠᱟᱱᱟ ᱛᱮᱦᱮᱧ ᱥᱟᱞᱠᱷᱟᱱ ᱥᱟᱨᱱᱟ ᱫᱷᱚᱨᱚᱢᱮ ᱠᱚᱠᱚᱭ ᱠᱟᱱᱟ ᱢᱮᱱᱠᱷᱟᱱ ᱠᱷᱮᱨᱣᱟᱲ ᱠᱚᱣᱟᱜ ᱡᱟᱦᱟᱸ ᱥᱟᱨᱱᱟ ᱫᱷᱚᱨᱚᱢ ᱞᱚᱜᱚ ᱢᱮᱱᱟᱜᱼᱟ ᱛᱮᱦᱮᱧ ᱚᱱᱟ ᱪᱮᱛᱟᱱ ᱨᱮ ᱟᱡᱟᱜ ᱵᱤᱥᱣᱟᱥ ᱵᱟᱹᱱᱩᱜᱼᱟ ᱚᱱᱟ ᱠᱷᱟᱹᱛᱤᱨ ᱛᱮ ᱟᱡ ᱢᱤᱫᱴᱟᱝ ᱵᱷᱤᱱᱟᱹ ᱥᱟᱨᱱᱟ ᱫᱷᱚᱨᱚᱢ ᱞᱚᱜᱚᱭ ᱵᱮᱱᱟᱣ ᱟᱠᱟᱫᱟ ᱛᱚ ᱱᱚᱣᱟ ᱥᱠᱨᱤᱱ ᱯᱮ ᱧᱮᱞ ᱫᱟᱲᱮᱭᱟᱜ ᱠᱟᱱᱟ ᱛᱚ ᱵᱷᱟᱨᱚᱛ ᱫᱤᱥᱚᱢ ᱢᱟᱹᱡᱷᱤ ᱵᱟᱵᱟ ᱠᱚᱴᱷᱮᱱ ᱱᱮᱦᱚᱨ ᱛᱟᱦᱮᱱ ᱠᱟᱱᱟ ᱢᱮᱱᱫᱚ ᱮᱥ ᱠᱮ ᱯᱟᱬᱤᱜᱨᱟᱦᱤ ᱦᱟᱭᱠᱳᱨᱴ ᱡᱚᱡᱽ ᱡᱟᱦᱟᱸ ᱨᱟᱭ ᱮᱢ ᱟᱠᱟᱫ ᱚᱱᱟ ᱫᱚ ᱟᱹᱰᱤ ᱡᱚᱛᱷᱮᱥᱴᱚ ᱨᱟᱭ ᱠᱟᱱᱟ ᱢᱮᱱᱠᱷᱟᱱ ᱛᱮᱦᱮᱧ ᱥᱩᱱᱫᱚᱨ ᱜᱚᱢᱠᱮ ᱵᱟᱠᱷᱟᱱ ᱥᱩᱱᱫᱚᱨ ᱢᱟᱹᱡᱷᱤ ᱵᱷᱟᱸᱰᱟᱱᱚᱜᱼᱟᱭ ᱢᱮᱱᱠᱷᱟᱱ ᱚᱸᱰᱮ ᱫᱚ ᱚᱠᱚᱭ ᱤᱱᱡᱚᱭ ᱥᱚᱝᱥᱛᱷᱟ ᱵᱟᱭ ᱵᱚᱞᱚ ᱫᱟᱲᱮᱭᱟᱜᱼᱟ ᱯᱮᱯᱚᱨ ᱠᱳᱴᱤᱝ ᱨᱮ ᱮᱢ ᱠᱮᱜᱼᱟᱭ ᱫᱚ ᱟᱹᱛᱩ ᱢᱟᱹᱡᱷᱤ ᱢᱚᱬᱮ ᱦᱚᱲᱟᱜ ᱥᱟᱶ ᱛᱮᱜᱮ ᱩᱢᱩᱜᱼᱟ ᱢᱮᱱᱠᱷᱟᱱ ᱚᱱᱟ ᱨᱮᱦᱚᱸ ᱟᱡᱟᱜ ᱨᱳᱜᱽ ᱴᱷᱚᱜᱮ ᱢᱟᱱᱟ ᱠᱮᱜᱼᱟ ᱤᱧ ᱫᱚ ᱟᱹᱛᱩ ᱢᱟᱹᱡᱷᱤ ᱢᱚᱬᱮ ᱥᱟᱞᱟᱜ ᱵᱟᱹᱧ ᱵᱷᱟᱸᱰᱟᱱᱚᱜᱼᱟ ᱤᱧ ᱫᱚ ᱵᱮᱨᱮᱞ ᱫᱟᱜ ᱛᱮᱧ ᱵᱷᱟᱸᱰᱟᱱᱚᱜᱼᱟ ᱛᱚ ᱱᱚᱰᱮ ᱠᱷᱚᱱ ᱜᱮ ᱟᱵᱚ ᱩᱨᱩᱢ ᱧᱟᱢ ᱟᱵᱚᱱ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱠᱷᱮᱨᱣᱟᱲ ᱵᱚᱝᱥᱚ ᱠᱚ ᱢᱮᱱᱟᱜ ᱟᱠᱟᱫ ᱵᱚᱱ ᱢᱤᱫᱴᱤᱡ ᱮᱠᱞᱟ ᱛᱮᱫᱚ ᱚᱠᱟ ᱞᱮᱠᱟ ᱠᱚ ᱵᱷᱟᱸᱰᱟᱱᱚᱜᱼᱟ ᱛᱮᱦᱮᱧ ᱵᱷᱟᱸᱰᱟᱱ ᱨᱮ ᱪᱮᱫ ᱠᱷᱟᱹᱛᱤᱨ ᱦᱚᱯᱚᱱ ᱮᱨᱟ ᱡᱟᱶᱟᱭ ᱜᱚᱝᱠᱮ ᱠᱚ ᱠᱷᱚᱡᱟᱨ ᱠᱚᱣᱟ ᱟᱨ ᱦᱚᱯᱚᱱ ᱮᱨᱟ ᱡᱟᱶᱟᱭ ᱜᱚᱝᱠᱮ ᱫᱚ ᱵᱷᱟᱸᱰᱟᱱ ᱨᱮ ᱚᱠᱚᱭ ᱚᱠᱚᱭ ᱦᱚᱲ ᱠᱚ ᱪᱟᱞᱟᱜᱼᱟ ᱩᱱᱠᱩ ᱫᱩ ᱫᱮᱞᱟ ᱵᱟᱠᱷᱨᱟ ᱛᱮᱦᱮᱧ ᱟᱵᱚ ᱥᱟᱱᱛᱟᱲ ᱠᱚᱣᱟᱜ ᱫᱚ ᱟᱹᱰᱤ ᱱᱟᱱᱟ ᱦᱩᱱᱟᱹᱨ ᱞᱮᱠᱟᱱᱟᱜ ᱞᱮᱠ ᱞᱮᱠᱪᱟᱨ ᱠᱟᱛᱷᱟ ᱠᱚ ᱢᱮᱱᱟᱜ ᱟᱠᱟᱫᱟ ᱢᱮᱱᱠᱷᱟᱱ ᱛᱮᱦᱮᱧ ᱱᱚᱜᱼᱚ ᱱᱚᱝᱠᱟᱱᱟᱜ ᱠᱟᱛᱷᱟ ᱠᱚᱦᱚᱸ ᱢᱮᱱᱫᱚ ᱱᱟᱦᱟᱜ ᱩᱱᱤ ᱡᱤᱣᱤᱫ ᱵᱚᱸᱜᱟ ᱥᱟᱞᱠᱷᱟᱱ ᱢᱩᱨᱢᱩ ᱪᱮ ᱤᱝᱨᱮᱡᱽ ᱠᱚᱭᱤᱡ ᱥᱟᱦᱮᱵᱽ ᱪᱮᱱᱟᱜ ᱮᱛᱮᱱᱚᱜ ᱚᱠᱟ ᱤᱥᱠᱩᱞ ᱨᱤᱱᱤᱡ ᱢᱟᱪᱮᱫ ᱠᱟᱱᱛᱮ ᱥᱟᱨ ᱫᱚ ᱩᱱᱤ ᱛᱟᱠᱚ ᱱᱟᱜ ᱱᱚᱣᱟ ᱰᱟᱭᱨᱮᱠᱥᱚᱱᱮ ᱮᱢᱮᱜᱼᱟ ᱢᱮᱱᱠᱷᱟᱱ ᱥᱟᱞᱠᱷᱟᱱ ᱡᱟᱦᱟᱸ ᱰᱟᱭᱨᱮᱠᱥᱚᱱᱮ ᱮᱢᱮᱜᱼᱟ ᱥᱟᱞᱠᱷᱟᱱ ᱨᱮ ᱥᱮᱛᱟ ᱡᱟᱦᱟᱸ ᱛᱤᱱᱟᱹᱜ ᱢᱮᱱᱟᱜ ᱠᱚᱣᱟ ᱥᱟᱞᱠᱷᱟᱱᱟᱜ ᱰᱟᱭᱨᱮᱠᱥᱚᱱ ᱛᱮ ᱩᱱᱠᱩ ᱚᱱᱟ ᱱᱚᱴ ᱵᱩᱞᱴᱩ ᱞᱮᱠᱟ ᱠᱚ ᱟᱹᱪᱩᱨᱚᱜ ᱠᱟᱱᱟ ᱛᱚ ᱱᱮᱦᱚᱨ ᱛᱟᱦᱮᱸᱭᱮᱱᱟ ᱢᱟᱹᱡᱷᱤ ᱵᱟᱵᱟ ᱠᱚᱴᱷᱮᱱ ᱯᱟᱨᱜᱟᱱᱟ ᱵᱟᱵᱟ ᱠᱚᱴᱷᱮᱱ ᱟᱨ ᱟᱥᱮᱠᱟ ᱟᱹᱢᱟᱹᱞᱤᱭᱟᱹ ᱠᱚᱴᱷᱮᱱ ᱦᱚᱸ ᱛᱮᱫᱚ ᱥᱟᱞᱠᱷᱟᱱ ᱡᱟᱦᱟᱸ ᱛᱤᱱᱟᱹᱜ ᱟᱹᱢᱟᱹᱞᱤᱭᱟᱹ ᱠᱚ ᱢᱮᱱᱟᱜ ᱠᱚ ᱡᱚᱛᱚ ᱠᱚ ᱯᱟᱹᱦᱩᱲ ᱟᱠᱟᱱᱟ ᱟᱠᱚᱣᱟᱜ ᱵᱩᱫᱷᱤ ᱵᱷᱚᱫᱨᱚ ᱟᱠᱟᱱᱟ ᱛᱮᱦᱮᱧ ᱦᱟᱭᱠᱳᱨᱴ ᱡᱟᱦᱟᱸ ᱨᱟᱭ ᱮᱢ ᱠᱮᱫ ᱮᱥ ᱠᱮ ᱯᱟᱬᱤᱜᱨᱟᱦᱤ ᱢᱮᱱᱠᱷᱟᱱ ᱚᱱᱟ ᱠᱟᱛᱷᱟ ᱛᱮ ᱡᱚᱛᱚ ᱥᱮᱸᱜᱮᱞ ᱥᱚᱝᱜᱚᱴᱷᱚᱱ ᱠᱚ ᱛᱚᱞ ᱰᱩᱢᱵᱩᱜ ᱟᱠᱟᱱᱟ ᱢᱮᱱᱠᱷᱟᱱ ᱱᱚᱣᱟ ᱫᱩᱨᱠᱩᱴᱤᱭᱟᱹ ᱟᱹᱛᱩ ᱥᱩᱢᱩᱝ ᱨᱮᱫᱚ ᱵᱟᱝᱟ ᱚᱠᱟ ᱟᱹᱛᱩ ᱦᱚᱸ ᱵᱟᱭ ᱵᱚᱞᱚ ᱫᱟᱲᱮᱭᱟᱜᱼᱟ ᱢᱮᱱᱛᱮ ᱱᱚᱝᱠᱟᱱᱟᱜ ᱨᱟᱭ ᱦᱚᱸ ᱦᱟᱭᱠᱳᱨᱴ ᱡᱚᱡᱽ ᱫᱚᱭ ᱮᱢ ᱥᱟᱹᱛ ᱟᱠᱟᱫᱼᱟ ᱱᱚᱣᱟ ᱫᱚ ᱫᱩᱨᱠᱩᱴᱤᱭᱟᱹ ᱟᱹᱛᱩ ᱥᱩᱢᱩᱝ ᱵᱟᱠᱷᱨᱟ ᱫᱚ ᱵᱟᱝ ᱠᱟᱱᱟ ᱟᱵᱚ ᱩᱲᱤᱥᱥᱟ ᱨᱮ ᱡᱟᱦᱟᱸ ᱛᱤᱱᱟᱹᱜ ᱜᱮ ᱥᱟᱱᱛᱟᱲ ᱟᱹᱛᱩ ᱢᱮᱱᱟᱜ ᱚᱠᱟ ᱟᱹᱛᱩ ᱨᱮᱦᱚᱸ ᱵᱟᱭ ᱵᱚᱞᱚ ᱫᱟᱲᱮᱭᱟᱜᱼᱟ ᱢᱮᱱᱛᱮ ᱱᱚᱣᱟ ᱫᱚ ᱴᱷᱟᱹᱣᱠᱟᱹ ᱟᱠᱟᱱᱟ ᱛᱚ ᱱᱮᱦᱚᱨ ᱛᱟᱦᱮᱱ ᱠᱟᱱᱟ ᱡᱟᱦᱟᱸ ᱴᱚᱴᱷᱟ ᱠᱚᱨᱮ ᱜᱮ ᱢᱟᱹᱡᱷᱤ ᱵᱟᱵᱟ ᱠᱚ ᱥᱮᱸᱜᱮᱞ ᱚᱵᱷᱤᱡᱟᱱ ᱴᱷᱮᱱ ᱠᱚ ᱱᱚᱜᱼᱚ ᱱᱚᱝᱠᱟᱱᱟᱜ ᱨᱮᱠᱚ ᱥᱚᱥᱱᱚᱜ ᱦᱚᱪᱚᱜ ᱠᱟᱱ ᱢᱮᱱᱠᱷᱟᱱ ᱟᱥᱮᱠᱟ ᱥᱟᱶ ᱥᱟᱹᱜᱟᱹᱭ ᱫᱚᱦᱚᱭ ᱢᱟ ᱟᱨ ᱟᱥᱮᱠᱟ ᱴᱷᱮᱱ ᱠᱟᱛᱷᱟ ᱥᱮᱴᱮᱨ ᱢᱟ ᱛᱚ ᱤᱱᱟᱹᱜ ᱱᱮᱦᱚᱨ ᱛᱟᱦᱮᱱ ᱠᱟᱱᱟ ᱛᱚ ᱥᱟᱞᱠᱷᱟᱱ ᱨᱮᱱ ᱡᱟᱦᱟᱸ ᱛᱤᱱᱟᱹᱜ ᱨᱟᱹᱥᱤᱭᱟᱹ ᱠᱚ ᱛᱮᱦᱮᱧ ᱠᱚ ᱯᱟᱹᱦᱩᱲ ᱟᱠᱟᱱᱟ ᱟᱠᱚᱣᱟᱜ ᱵᱩᱫᱷᱤ ᱵᱷᱚᱫᱨᱚᱠ ᱟᱠᱟᱱᱟ ᱛᱮᱦᱮᱧ ᱫᱚ ᱟᱠᱚᱣᱟᱜ ᱥᱩᱛᱟᱹᱢ ᱛᱮ ᱟᱠᱚ ᱜᱮᱠᱚ ᱛᱚᱞ ᱟᱠᱟᱱᱟ ᱛᱚ ᱵᱷᱤᱰᱤᱭᱳ ᱵᱤᱥᱛᱤ ᱡᱤᱞᱤᱧᱚᱜ ᱠᱟᱱᱟ ᱟᱹᱰᱤ ᱡᱤᱞᱤᱧ ᱵᱟᱝ ᱡᱤᱞᱤᱧ ᱠᱟᱛᱮ ᱱᱮᱰᱮ ᱫᱷᱟᱨᱟ ᱜᱮᱵᱚᱱ ᱛᱷᱩᱠᱟᱹᱢᱮᱜᱼᱟ ᱛᱚ ᱡᱟᱦᱟᱸᱭ ᱠᱚ ᱡᱩᱫᱤ ᱱᱚᱣᱟ ᱪᱮᱱᱮᱞ ᱨᱮ ᱱᱟᱣᱟ ᱜᱮᱵᱚᱱ ᱡᱚᱭᱮᱱ ᱟᱠᱟᱱᱟ ᱞᱟᱭᱤᱠ ᱥᱮᱭᱟᱨ ᱥᱟᱵᱥᱠᱨᱟᱭᱤᱵ ᱟᱞᱚᱵᱚᱱ ᱦᱤᱲᱤᱧ ᱢᱟ ᱢᱟ ᱮᱱᱠᱷᱟᱱ ᱡᱚᱦᱟᱨ